ᱡᱚᱦᱟᱨ ᱜᱮ ᱱᱚᱣᱟ ᱵᱷᱤᱰᱤᱭᱳ ᱨᱤᱧ ᱵᱟᱛᱟ ᱯᱮᱭᱟ ᱟᱯᱮ ᱪᱤᱠᱟᱹᱛᱮ ᱜᱩᱜᱚᱞ ᱴᱨᱟᱱᱥᱞᱮᱴ ᱨᱮ ᱟᱵᱚ ᱥᱟᱱᱛᱟᱲᱤ ᱠᱚᱦᱚᱸ ᱵᱚᱱ ᱱᱚᱣᱟ ᱨᱮ ᱠᱚᱱᱴᱨᱤᱵᱤᱭᱩᱴ ᱫᱟᱲᱮᱭᱟᱜᱼᱟ ᱱᱚᱣᱟ ᱚᱱᱟ ᱠᱷᱟᱹᱛᱤᱨᱤᱧ ᱢᱮᱱᱮᱫᱼᱟ ᱪᱮᱫ ᱱᱟᱣᱟ ᱡᱤᱱᱤᱥᱤᱧ ᱢᱮᱱᱮᱫᱼᱟ ᱚᱱᱟᱨᱮ ᱪᱮᱫ ᱱᱟᱣᱟ ᱠᱟᱱᱟ ᱚᱱᱟᱧ ᱢᱮᱛᱟ ᱯᱮ ᱠᱟᱱᱟ ᱱᱚᱣᱟ ᱡᱤᱱᱤᱥ ᱱᱚᱣᱟ ᱠᱟᱱᱟ ᱡᱮ ᱟᱯᱮ ᱡᱩᱫᱤ ᱡᱟᱦᱟᱸ ᱱᱚᱣᱟ ᱢᱟᱲᱟᱝ ᱠᱷᱚᱱ ᱯᱮ ᱡᱩᱫᱤ ᱯᱮ ᱵᱮᱵᱚᱦᱟᱨ ᱠᱟᱜᱼᱟ ᱴᱨᱟᱱᱥᱞᱮᱴ ᱰᱚᱴ ᱜᱩᱜᱚᱞ ᱰᱚᱴ ᱠᱚ ᱰᱚᱴ ᱤᱱ ᱱᱚᱣᱟ ᱳᱭᱮᱵᱽᱥᱟᱭᱤᱴ ᱡᱩᱫᱤ ᱯᱮ ᱪᱟᱞᱟᱣ ᱠᱟᱛᱮ ᱟᱯᱮ ᱯᱮ ᱴᱮᱥᱴ ᱵᱟᱲᱟ ᱠᱟᱜᱼᱟ ᱡᱮᱢᱚᱱ ᱡᱮᱢᱛᱤ ᱮᱠᱡᱟᱢᱯᱚᱞ ᱤᱧ ᱮᱢᱟᱯᱮ ᱠᱟᱱᱟ ᱟᱭ ᱞᱟᱵᱷ ᱴᱩ ᱤᱴ ᱢᱮᱱᱠᱷᱟᱱ ᱱᱚᱣᱟ ᱞᱮᱝᱜᱩᱭᱮᱡᱽ ᱱᱚᱣᱟ ᱱᱚᱣᱟ ᱯᱟᱹᱨᱥᱤ ᱡᱟᱦᱟᱸ ᱚᱯᱷᱥᱮᱱ ᱥᱮᱠᱮᱱᱰ ᱚᱯᱷᱥᱮᱱ ᱨᱮ ᱡᱟᱦᱟᱸ ᱚᱱᱟ ᱯᱟᱹᱨᱥᱤ ᱢᱮᱱᱟᱜᱼᱟ ᱳᱰᱤᱭᱟ ᱢᱮᱱᱛᱮ ᱛᱚ ᱚᱱᱟ ᱯᱟᱹᱨᱥᱤ ᱛᱮ ᱱᱚᱣᱟ ᱫᱚ ᱵᱚᱫᱚᱞ ᱮᱱᱟ ᱛᱚᱨᱡᱚᱢᱟᱭᱮᱱᱟ ᱚᱱᱠᱟ ᱜᱮ ᱟᱵᱚ ᱟᱭᱢᱟ ᱚᱱᱠᱟ ᱯᱟᱹᱨᱥᱤ ᱚᱱᱠᱟ ᱜᱮ ᱢᱮᱱᱟᱜᱼᱟ ᱡᱟᱦᱟᱸ ᱛᱮᱵᱚ ᱵᱚᱫᱚᱞ ᱫᱟᱲᱮᱭᱟᱜᱼᱟ ᱡᱮᱢᱛᱤ ᱠᱤ ᱦᱤᱱᱫᱤ ᱦᱩᱭᱮᱱᱟ ᱦᱤᱱᱫᱤ ᱛᱮᱵᱚ ᱵᱚᱫᱚᱞ ᱠᱮᱜᱼᱟ ᱯᱷᱤᱨ ᱯᱷᱤᱨ ᱚᱱᱠᱟ ᱜᱮ ᱟᱵᱚᱱᱟᱜ ᱤᱱᱰᱤᱭᱟ ᱨᱮᱭᱟᱜ ᱡᱟᱦᱟᱸ ᱯᱟᱹᱨᱥᱤ ᱢᱮᱱᱟᱜᱼᱟ ᱚᱱᱟ ᱠᱚᱛᱮ ᱵᱚᱱ ᱵᱚᱫᱚᱞ ᱫᱟᱲᱮᱭᱟᱜᱼᱟ ᱛᱟᱦᱚᱞᱮ ᱱᱚᱣᱟ ᱠᱚ ᱚᱯᱷᱥᱮᱱ ᱵᱷᱤᱛᱨᱤ ᱨᱮ ᱟᱵᱚᱣᱟᱜ ᱥᱟᱱᱛᱟᱲᱤ ᱯᱟᱹᱨᱥᱤ ᱫᱚ ᱵᱟᱹᱱᱩᱜᱼᱟ ᱥᱟᱱᱛᱟᱲᱤ ᱯᱟᱹᱨᱥᱤ ᱫᱚ ᱵᱟᱹᱱᱩᱜ ᱛᱟᱵᱚᱱᱟ ᱥᱟᱢᱚᱱ ᱢᱮᱱᱟᱜᱼᱟ ᱦᱟᱣᱥᱟ ᱢᱮᱱᱟᱜᱼᱟ ᱡᱚᱦᱟ ᱢᱮᱱᱟᱜᱼᱟ ᱥᱟᱱᱛᱟᱲᱤ ᱯᱟᱹᱨᱥᱤ ᱫᱚ ᱱᱚᱰᱮ ᱫᱚ ᱵᱟᱹᱱᱩᱜᱼᱟ ᱢᱮᱱᱠᱷᱟᱱ ᱱᱤᱭᱟᱹ ᱥᱮᱨᱢᱟ ᱜᱮ ᱜᱩᱜᱚᱞ ᱢᱤᱫᱴᱟᱝ ᱯᱷᱮᱥᱤᱞᱤᱴᱤ ᱮ ᱮᱢ ᱟᱠᱟᱫ ᱵᱚᱱᱟ ᱡᱮ ᱟᱯᱮ ᱡᱷᱚᱛᱚ ᱦᱚᱲ ᱪᱷᱩᱴᱟᱹᱣ ᱠᱟᱛᱮ ᱢᱤᱫᱴᱟᱝ ᱜᱨᱩᱯ ᱠᱟᱛᱮ ᱟᱯᱮ ᱟᱯᱮ ᱠᱚᱱᱴᱨᱤᱵᱤᱭᱩᱴ ᱯᱮ ᱡᱩᱫᱤ ᱥᱟᱠᱥᱮᱥᱯᱷᱩᱞ ᱮᱱᱟ ᱢᱮᱱᱠᱷᱟᱱ ᱟᱵᱚᱣᱟᱜ ᱦᱚᱸ ᱱᱚᱰᱮ ᱥᱤᱞᱮᱠᱥᱚᱱ ᱨᱮ ᱟᱵᱚᱣᱟᱜ ᱧᱩᱛᱩᱢ ᱨᱟᱠᱟᱵᱼᱟ ᱟᱵᱚᱣᱟᱜ ᱯᱟᱹᱨᱥᱤᱭᱟᱜ ᱧᱩᱛᱩᱢ ᱥᱟᱱᱛᱟᱲᱤ ᱨᱟᱠᱟᱵᱼᱟ ᱢᱮᱱᱠᱷᱟᱱ ᱚᱱᱟ ᱪᱤᱠᱟᱹ ᱛᱮᱵᱚ ᱱᱚᱰᱮ ᱵᱚᱱ ᱚᱵᱩᱡᱷᱟᱹᱣᱟ ᱚᱱᱟ ᱨᱮᱭᱟᱜ ᱪᱮᱥᱴᱟ ᱪᱟᱹᱞᱩ ᱟᱠᱟᱱᱟ ᱡᱚᱛᱚ ᱦᱚᱲ ᱛᱮᱵᱚᱱ ᱪᱷᱩᱴᱟᱹᱣ ᱟᱠᱟᱱᱟ ᱮᱱ ᱨᱮᱦᱚᱸ ᱚᱠᱚᱭ ᱠᱚ ᱵᱟᱠᱚ ᱵᱟᱲᱟᱭᱟ ᱩᱱᱠᱩ ᱞᱟᱹᱜᱤᱫ ᱱᱚᱣᱟ ᱵᱷᱤᱰᱭᱳᱧ ᱛᱮᱭᱟᱨ ᱟᱠᱟᱫᱼᱟ ᱛᱚ ᱡᱷᱚᱛᱚ ᱠᱷᱚᱱ ᱢᱟᱲᱟᱝ ᱨᱮ ᱟᱯᱮ ᱱᱚᱣᱟ ᱣᱮᱵᱥᱟᱭᱤᱴ ᱛᱮ ᱪᱟᱞᱟᱜ ᱯᱮ ᱴᱨᱟᱱᱥᱞᱮᱴ ᱰᱚᱴ ᱜᱩᱜᱚᱞ ᱰᱚᱴ ᱠᱳ ᱰᱚᱴ ᱤᱱ ᱱᱚᱣᱟ ᱣᱮᱵᱥᱟᱭᱤᱴ ᱪᱟᱞᱟᱣ ᱠᱟᱛᱮ ᱱᱚᱣᱟ ᱣᱮᱵᱥᱟᱭᱤᱴ ᱪᱟᱞᱟᱣ ᱠᱟᱛᱮ ᱟᱯᱮ ᱱᱚᱣᱟ ᱠᱚᱱᱴᱨᱤᱵᱤᱭᱩᱴ ᱴᱮᱵ ᱢᱮᱱᱟᱜᱼᱟ ᱚᱱᱟ ᱠᱚᱱᱴᱨᱤᱵᱤᱭᱩᱴ ᱴᱮᱵ ᱨᱮ ᱚᱛᱟᱭ ᱛᱟᱵᱚᱱ ᱯᱮ ᱠᱚᱱᱴᱨᱤᱵᱤᱭᱩᱴ ᱨᱮ ᱪᱟᱞᱟᱣ ᱠᱟᱛᱮ ᱱᱚᱝᱠᱟ ᱚᱯᱥᱮᱱ ᱵᱟᱯᱮ ᱧᱟᱢᱟ ᱢᱟᱲᱟᱝ ᱦᱟᱸᱜ ᱚᱱᱟ ᱤᱧ ᱫᱚ ᱢᱟᱲᱟᱝ ᱠᱷᱚᱱ ᱥᱟᱱᱛᱟᱞᱤᱧ ᱥᱮᱴ ᱟᱠᱟᱫᱼᱟ ᱚᱱᱟ ᱠᱷᱟᱹᱛᱤᱨ ᱱᱚᱰᱮ ᱦᱮᱡ ᱟᱠᱟᱱ ᱛᱤᱧᱟᱹ ᱛᱚ ᱟᱯᱮᱭᱟᱜ ᱫᱚ ᱱᱟᱦᱟᱜ ᱱᱚᱝᱠᱟ ᱵᱟᱭ ᱦᱮᱡ ᱫᱟᱲᱮᱭᱟᱜᱼᱟ ᱛᱚ ᱯᱷᱟᱥᱴ ᱤᱧ ᱢᱮᱛᱟ ᱯᱮᱭᱟ ᱚᱠᱟ ᱞᱮᱠᱟ ᱟᱯᱮ ᱡᱩᱫᱤ ᱯᱷᱟᱥᱴ ᱟᱯᱮ ᱡᱩᱫᱤ ᱯᱮ ᱦᱤᱡᱩᱜ ᱠᱷᱟᱱ ᱫᱚ ᱱᱚᱝᱠᱟ ᱚᱯᱥᱚᱱ ᱛᱟᱦᱮᱱᱟ ᱚᱸᱰᱮ ᱠᱷᱚᱱ ᱟᱯᱮ ᱡᱟᱦᱟᱱᱟᱜ ᱜᱮ ᱯᱟᱹᱨᱥᱤ ᱯᱮ ᱥᱤᱞᱮᱠᱴ ᱫᱟᱲᱮᱭᱟᱜᱼᱟ ᱦᱤᱱᱫᱤ ᱦᱩᱭᱱᱟ ᱩᱲᱤᱭᱟ ᱦᱩᱭᱱᱟ ᱵᱟᱠᱷᱟᱱ ᱜᱩᱡᱽᱨᱟᱴᱤ ᱡᱟᱦᱟᱱᱟᱜ ᱜᱮ ᱯᱟᱹᱨᱥᱤ ᱱᱚᱸᱰᱮ ᱛᱟᱦᱮᱱᱟ ᱢᱮᱱᱠᱷᱟᱱ ᱟᱵᱚᱱᱟᱜ ᱱᱚᱸᱰᱮ ᱥᱟᱱᱛᱟᱲᱤ ᱚᱯᱷᱥᱮᱱ ᱢᱮᱱᱟᱜᱼᱟ ᱢᱮᱱᱠᱷᱟᱱ ᱡᱩᱫᱤ ᱟᱯᱮ ᱥᱤᱞᱮᱠᱴ ᱟᱯᱮ ᱛᱚ ᱵᱟᱨᱭᱟ ᱚᱯᱷᱥᱮᱱ ᱦᱤᱡᱩᱜᱼᱟ ᱤᱝᱞᱤᱥ ᱴᱩ ᱥᱟᱱᱛᱟᱲᱤ ᱢᱤᱫᱴᱤᱡ ᱦᱤᱡᱩᱜᱼᱟ ᱟᱨ ᱥᱟᱱᱛᱟᱲᱤ ᱴᱩ ᱤᱝᱞᱤᱥ ᱢᱤᱫᱴᱟᱝ ᱦᱤᱡᱩᱜᱼᱟ ᱛᱚ ᱡᱷᱚᱛᱚ ᱢᱤᱫᱴᱟᱝ ᱢᱤᱫᱴᱟᱝ ᱠᱟᱛᱮ ᱵᱚᱱ ᱪᱮᱠᱟ ᱤᱝᱞᱤᱥ ᱴᱩ ᱥᱟᱱᱛᱟᱲᱤ ᱡᱩᱫᱤ ᱵᱚᱱ ᱢᱮᱛᱟᱭᱟ ᱡᱩᱫᱤ ᱵᱚᱱ ᱥᱤᱞᱮᱠᱴ ᱠᱷᱟᱱ ᱫᱚ ᱚᱱᱟ ᱴᱮᱵᱽ ᱨᱮ ᱢᱮᱱᱠᱷᱟᱱ ᱴᱟᱥᱠ ᱨᱮ ᱵᱟᱨᱭᱟ ᱚᱯᱷᱥᱮᱱ ᱦᱤᱡᱩᱜᱼᱟ ᱢᱤᱫᱴᱟᱝ ᱵᱷᱮᱞᱤᱰᱮᱴ ᱟᱨ ᱴᱨᱟᱱᱥᱞᱮᱴ ᱵᱷᱮᱞᱤᱰᱮᱴ ᱨᱮ ᱠᱷᱟᱹᱞᱤ ᱟᱯᱮ ᱤᱱᱠᱟᱨᱮᱠᱴ ᱠᱟᱨᱮᱠᱴ ᱟᱨ ᱵᱟᱝᱠᱷᱟᱱ ᱥᱠᱤᱯ ᱯᱮ ᱧᱟᱢᱟ ᱯᱮᱭᱟ ᱚᱯᱥᱮᱱ ᱚᱱᱟ ᱠᱷᱚᱱ ᱚᱱᱟ ᱠᱷᱚᱱ ᱡᱟᱦᱟᱱᱟᱜ ᱜᱮᱯᱮ ᱥᱤᱞᱮᱠᱴ ᱟᱯᱮ ᱡᱩᱫᱤ ᱡᱟᱦᱟᱱᱟᱜ ᱵᱟᱯᱮ ᱵᱟᱲᱟᱭ ᱠᱷᱟᱱ ᱫᱚ ᱱᱚᱣᱟ ᱥᱠᱤᱯ ᱨᱮ ᱯᱚᱛᱚ ᱫᱟᱲᱮᱭᱟᱜᱼᱟ ᱚᱠᱟ ᱴᱷᱤᱠ ᱯᱮ ᱵᱩᱡᱷᱟᱹᱣ ᱠᱷᱟᱱ ᱫᱚ ᱠᱚᱨᱮᱠᱴ ᱚᱠᱟ ᱟᱯᱮ ᱚᱠᱟ ᱵᱷᱩᱞ ᱜᱮᱯᱮ ᱵᱩᱡᱷᱟᱹᱣ ᱠᱷᱟᱱ ᱫᱚ ᱚᱱᱟ ᱫᱚ ᱤᱱᱠᱚᱨᱮᱠᱴ ᱢᱮᱱᱛᱮ ᱥᱟᱵᱚᱜᱼᱟ ᱢᱮᱱᱠᱷᱟᱱ ᱟᱵᱚ ᱫᱚ ᱱᱚᱣᱟ ᱫᱚ ᱚᱞ ᱪᱤᱠᱤ ᱛᱮᱵᱚᱱ ᱠᱚᱱᱴᱨᱤᱵᱤᱭᱩᱴᱟ ᱡᱩᱫᱤ ᱚᱞ ᱪᱤᱠᱤ ᱛᱮ ᱵᱟᱝ ᱚᱞ ᱠᱚᱜ ᱠᱷᱟᱱ ᱫᱚ ᱟᱨ ᱦᱟᱱᱟ ᱱᱟᱣᱟ ᱚᱞ ᱠᱚᱜ ᱠᱷᱟᱱ ᱫᱚ ᱟᱵᱚ ᱱᱚᱣᱟ ᱫᱚ ᱵᱚᱱ ᱤᱱᱠᱚᱨᱮᱠᱴ ᱵᱚᱱ ᱥᱟᱵᱟ ᱢᱮᱱᱠᱷᱟᱱ ᱱᱚᱣᱟ ᱫᱚ ᱚᱞ ᱪᱤᱠᱤ ᱨᱮ ᱴᱷᱤᱠ ᱜᱮ ᱚᱞ ᱟᱠᱟᱱᱟ ᱦᱩᱭᱤᱪ ᱤᱡᱽ ᱭᱳᱨ ᱯᱷᱮᱵᱟᱨᱮᱴ ᱯᱟᱨᱥᱚᱱ ᱚᱠᱚᱭ ᱫᱚ ᱟᱢᱤᱡ ᱠᱩᱥᱤ ᱨᱮᱱ ᱦᱚᱲ ᱠᱟᱱᱟᱭ ᱱᱚᱣᱟ ᱫᱚ ᱴᱷᱤᱠ ᱜᱮ ᱚᱞ ᱟᱠᱟᱱᱟ ᱠᱚᱥᱪᱮᱱ ᱢᱟᱨᱠ ᱵᱟᱭ ᱮᱢ ᱠᱟᱜᱼᱟ ᱮᱱᱨᱮᱦᱚᱸ ᱪᱟᱹᱞᱩᱜ ᱜᱮᱭᱟ ᱠᱚᱨᱮᱠᱴ ᱢᱮᱱᱛᱮ ᱵᱚᱱ ᱥᱟᱵᱟ ᱯᱞᱤᱡᱽ ᱥᱮᱱᱰ ᱫᱤᱥ ᱤᱱ ᱟᱡᱽ ᱥᱩᱱ ᱟᱡᱽ ᱟᱡᱽ ᱭᱩ ᱠᱮᱱ ᱱᱚᱣᱟ ᱦᱚᱸ

ᱱᱚᱣᱟ ᱦᱚᱸ ᱴᱷᱤᱠ ᱜᱮᱭᱟ ᱱᱚᱣᱟ ᱦᱚᱸ ᱴᱷᱤᱠ ᱜᱮᱭᱟ ᱱᱚᱣᱟ ᱦᱚᱸ ᱱᱚᱣᱟ ᱦᱚᱸ ᱯᱟᱠᱟᱯᱟᱠᱤ ᱡᱷᱚᱛᱚ ᱴᱷᱤᱠ ᱜᱮᱭᱟ ᱢᱮᱱᱠᱷᱟᱱ ᱞᱟᱥᱴ ᱱᱚᱝᱠᱟ ᱚᱯᱥᱮᱱ ᱮᱢ ᱠᱟᱜᱼᱟᱭ ᱟᱯᱮ ᱡᱩᱫᱤ ᱟᱨᱦᱚᱸ ᱚᱱᱠᱟ ᱜᱮ ᱯᱮ ᱠᱚᱱᱴᱨᱤᱵᱤᱭᱩᱴ ᱥᱟᱱᱟ ᱯᱮ ᱠᱷᱟᱱ ᱫᱚ ᱠᱤᱯ ᱜᱳᱭᱤᱝ ᱦᱟᱛᱟᱭ ᱯᱮ ᱟᱨ ᱠᱷᱟᱱ ᱫᱚ ᱰᱚᱱ ᱦᱟᱛᱟᱣ ᱞᱮᱠᱷᱟᱱ ᱫᱚ ᱚᱱᱟ ᱫᱚ ᱵᱚᱱᱫᱚᱜᱼᱟ ᱚᱱᱠᱟ ᱜᱮ ᱟᱯᱮ ᱴᱨᱟᱱᱥᱞᱮᱥᱚᱱ ᱦᱚᱸ ᱯᱮ ᱮᱢ ᱫᱟᱲᱮᱭᱟᱜᱼᱟ ᱢᱮᱱᱠᱷᱟᱱ ᱱᱚᱣᱟ ᱨᱮ

ᱟᱯᱮ ᱡᱩᱫᱤ ᱡᱟᱦᱟᱱᱟᱜ ᱵᱟᱯᱮ ᱵᱟᱲᱟᱭ ᱠᱷᱟᱱ ᱫᱚ ᱥᱠᱤᱯ ᱦᱚᱫᱚ ᱫᱟᱲᱮᱭᱟᱜᱼᱟ ᱯᱮ ᱟᱨ ᱢᱩᱪᱟᱹᱫ ᱨᱮ ᱴᱷᱤᱠ ᱱᱚᱝᱠᱟ ᱜᱮ ᱦᱤᱡᱩᱜᱼᱟ ᱰᱚᱱ ᱢᱮᱛᱟ ᱠᱟᱛᱮ ᱵᱚᱱ ᱫᱟᱲᱮᱭᱟᱜᱼᱟ ᱯᱮ ᱱᱚᱣᱟ ᱦᱩᱭᱱᱟ ᱤᱝᱞᱤᱥ ᱴᱩ ᱥᱟᱱᱛᱟᱞᱤ ᱱᱤᱛᱚᱜ ᱥᱟᱱᱛᱟᱞᱤ ᱴᱩ ᱤᱝᱞᱤᱥ ᱚᱱᱠᱟ ᱜᱮ ᱴᱟᱥᱠ ᱢᱮᱱᱛᱮ ᱟᱨ ᱴᱟᱥᱠ ᱩᱱᱤ ᱮᱢᱟ ᱯᱮᱭᱟ ᱱᱚᱣᱟ ᱴᱟᱥᱠ ᱨᱮ ᱟᱯᱮ ᱡᱟᱦᱟᱱᱟᱜ ᱜᱮ ᱮᱴᱟᱜ ᱮᱴᱟᱜ ᱡᱤᱱᱤᱥ ᱯᱮ ᱧᱟᱢ ᱠᱷᱟᱱ ᱫᱚ ᱚᱱᱟ ᱯᱮ ᱥᱠᱤᱯ ᱫᱟᱲᱮᱭᱟᱜᱼᱟ

ᱱᱚᱣᱟ ᱪᱮᱛᱟᱱ ᱨᱮ ᱫᱚ ᱪᱟᱹᱞᱩᱜ ᱜᱮᱭᱟ ᱚᱱᱟ ᱠᱚ ᱛᱟᱦᱮᱱ ᱦᱮᱞᱮ ᱞᱟᱛᱟᱨ ᱨᱮ ᱫᱚ ᱮᱱᱤ ᱴᱟᱭᱤᱢ ᱤᱝᱞᱤᱥ ᱛᱮᱜᱮ ᱛᱟᱦᱮᱱ ᱢᱟ ᱢᱮᱱᱠᱷᱟᱱ ᱱᱚᱣᱟ ᱫᱚ ᱤᱝᱞᱤᱥ ᱛᱮ ᱨᱮᱭᱟᱜ ᱴᱨᱟᱱᱥᱠᱨᱤᱯᱥᱚᱱ ᱠᱟᱱᱟ ᱤᱝᱞᱤᱥ ᱫᱚ ᱵᱟᱝ ᱠᱟᱱᱟ ᱱᱚᱣᱟ ᱦᱚᱸ ᱥᱟᱱᱛᱟᱲᱤ ᱜᱮ ᱥᱟᱥᱟᱵᱚᱜᱼᱟ ᱥᱟᱵᱚᱜᱼᱟ ᱚᱱᱟ ᱠᱷᱟᱹᱛᱤᱨ ᱞᱟᱛᱟᱨ ᱨᱮ ᱫᱚ ᱵᱷᱩᱞ ᱜᱮᱵᱚᱱ ᱢᱮᱛᱟᱜᱼᱟ ᱚᱱᱠᱟ ᱜᱮ ᱱᱚᱣᱟ ᱦᱚᱸ ᱵᱷᱩᱞ ᱜᱮᱭᱟ ᱱᱚᱣᱟ ᱚᱞ ᱪᱤᱠᱤ ᱛᱮ ᱚᱞ ᱟᱠᱟᱱᱟ ᱞᱟᱛᱟᱨ ᱨᱮ ᱱᱚᱣᱟ ᱵᱷᱩᱞ ᱜᱮᱭᱟ ᱱᱚᱣᱟ ᱫᱚ ᱴᱷᱤᱠ ᱜᱮ ᱚᱞ ᱟᱠᱟᱱᱟ ᱦᱮᱞᱮ ᱱᱚᱣᱟ ᱨᱮ ᱪᱮᱫ ᱚᱞ ᱟᱠᱟᱱᱟ ᱵᱟᱝᱞᱟ ᱥᱮᱨᱮᱧ ᱫᱚ ᱵᱟᱹᱧ ᱯᱚᱥᱚᱸᱫᱟ ᱢᱮᱱᱠᱷᱟᱱ ᱟᱫᱚ ᱵᱟᱝᱞᱟ ᱥᱚᱝ ᱤᱡᱽ ᱵᱤᱭᱩᱴᱤᱯᱷᱩᱞ ᱢᱮᱱᱛᱮ ᱚᱞ ᱠᱟᱜᱼᱟᱭ ᱢᱮᱱᱠᱷᱟᱱ ᱫᱚ ᱱᱚᱣᱟ ᱥᱮᱱᱴᱮᱱᱥ ᱥᱟᱞᱟᱜ ᱢᱤᱱᱤᱝ ᱵᱟᱝ ᱢᱮᱪᱚᱜ ᱠᱟᱱᱟ ᱚᱱᱟ ᱠᱷᱟᱹᱛᱤᱨ ᱱᱚᱣᱟ ᱦᱚᱸ ᱵᱷᱩᱞ ᱜᱮᱭᱟ ᱚᱱᱠᱟ ᱜᱮ ᱯᱷᱤᱭᱳᱰ ᱫᱚ ᱢᱚᱱᱮ ᱡᱳᱨ ᱮᱢ ᱠᱟᱛᱮ ᱜᱮ ᱦᱚᱲ ᱥᱩᱥᱛᱷᱚ ᱨᱮᱭᱟᱜ ᱞᱮᱫ ᱛᱟᱭᱟ ᱛᱚ ᱢᱮᱱᱠᱷᱟᱱ ᱱᱚᱣᱟ ᱴᱷᱤᱠᱟᱹ ᱦᱚᱲ ᱥᱟᱹᱦᱤᱡ ᱚᱞ ᱟᱠᱟᱱᱟ ᱦᱮᱞᱮ ᱦᱮᱞᱮ ᱱᱚᱣᱟ ᱫᱚ ᱵᱷᱩᱞ ᱜᱮᱭᱟ ᱱᱚᱣᱟ ᱦᱚᱸ ᱵᱷᱩᱞ ᱜᱮ ᱛᱟᱵᱚᱱᱟ ᱱᱚᱣᱟ ᱦᱚᱸ ᱵᱷᱩᱞ ᱵᱟᱝ ᱵᱟᱝᱞᱟ ᱫᱚ ᱤᱧ ᱵᱟᱹᱧ ᱵᱟᱲᱟᱭᱟ ᱩᱱᱟᱹᱜ ᱚᱱᱟ ᱛᱮᱞᱤᱧ ᱥᱠᱤᱯ ᱠᱟᱜᱼᱟ ᱱᱚᱣᱟ ᱦᱚᱸ ᱵᱷᱩᱞ ᱜᱮᱭᱟ ᱱᱚᱣᱟ ᱫᱚ ᱤᱝᱞᱤᱥ ᱛᱮ ᱵᱟᱝ ᱚᱞ ᱠᱟᱱᱟ ᱱᱚᱣᱟ ᱫᱚ ᱥᱟᱱᱛᱟᱲᱤ ᱛᱮ ᱚᱞ ᱠᱟᱱᱟ ᱤᱝᱞᱤᱥ ᱟᱞᱯᱷᱟᱵᱮᱴ ᱵᱮᱵᱚᱦᱟᱨ ᱠᱟᱛᱮᱫ ᱛᱟᱯᱚᱨᱮ ᱳᱠᱮ ᱚᱱᱠᱟ ᱜᱮ ᱟᱯᱮ ᱥᱟᱱᱛᱟᱲᱤ ᱴᱩ ᱤᱝᱞᱤᱥ ᱞᱟᱹᱜᱤᱫ ᱴᱨᱟᱱᱥᱞᱮᱴ ᱯᱮ ᱵᱮᱵᱚᱦᱟᱨ ᱫᱟᱲᱮᱭᱟᱜᱼᱟ ᱚᱱᱠᱟ ᱜᱮ ᱱᱚᱣᱟ ᱨᱮᱦᱚᱸ ᱯᱮ ᱦᱚᱞᱟ ᱦᱟᱞᱮ ᱢᱟᱲᱟᱝ ᱫᱚ ᱚᱱᱟ ᱚᱠᱟ ᱤᱝᱞᱤᱥ ᱴᱩ ᱥᱟᱱᱛᱟᱲᱤ ᱛᱟᱦᱮᱸ ᱠᱟᱱᱟ ᱚᱱᱟ ᱨᱮ ᱟᱯᱮ ᱟᱯᱮ ᱱᱚᱣᱟ ᱨᱮ ᱚᱞ ᱪᱤᱠᱤ ᱛᱮᱯᱮ ᱚᱞᱮᱫ ᱛᱟᱦᱮᱸᱫ ᱱᱤᱛᱚᱜ ᱫᱚ ᱤᱝᱞᱤᱥ ᱛᱮ ᱚᱞ ᱛᱮ ᱦᱩᱭᱩᱜᱼᱟ ᱥᱚᱯᱛᱟ ᱦᱚᱸ ᱨᱮ ᱵᱮᱨᱮᱫ ᱠᱟᱛᱮ ᱫᱟᱜ ᱤᱧ ᱠᱚᱨᱟᱣᱟ ᱱᱚᱣᱟ ᱟᱯᱮ ᱤᱝᱞᱤᱥ ᱱᱚᱝᱠᱟ ᱛᱮᱯᱮ ᱚᱞ ᱫᱟᱲᱮᱭᱟᱜᱼᱟ ᱛᱚ ᱚᱱᱠᱟ ᱛᱮᱜᱮ ᱚᱠᱛᱚ ᱚᱰᱚᱠ ᱠᱟᱛᱮ ᱡᱟᱦᱟᱱᱟᱜ ᱟᱯᱮ ᱡᱩᱫᱤ ᱯᱮ ᱠᱚᱱᱴᱨᱤᱵᱤᱭᱩᱴ ᱫᱟᱲᱮᱭᱟᱜ ᱠᱟᱱ ᱠᱷᱟᱱ ᱫᱚ ᱟᱹᱰᱤ ᱵᱷᱟᱹᱜᱤ ᱠᱟᱛᱷᱟ ᱠᱟᱱᱟ ᱢᱮᱱᱠᱷᱟᱱ ᱱᱤᱛ ᱦᱟᱹᱵᱤᱡ ᱛᱮ ᱥᱟᱱᱛᱟᱲᱤ ᱫᱚ ᱪᱟᱨ ᱦᱟᱡᱟᱨ ᱪᱟᱨ ᱦᱟᱡᱟᱨ ᱫᱩᱭᱥᱚ ᱜᱟᱱ ᱥᱮᱴᱮᱨ ᱟᱠᱟᱱᱟ ᱟᱵᱚ ᱱᱚᱣᱟ ᱫᱚ ᱞᱟᱠᱷᱮ ᱯᱟᱠᱷᱟᱯᱟᱠᱷᱤ ᱦᱟᱹᱵᱤᱡ ᱥᱮᱴᱮᱨ ᱞᱮᱱᱠᱷᱟᱱ ᱫᱚ ᱯᱨᱟᱭ ᱟᱥᱟ ᱵᱩᱡᱷᱟᱹᱜᱼᱟ ᱠᱤ ᱱᱚᱣᱟ ᱫᱚ ᱥᱮᱴᱮᱨ ᱫᱟᱲᱮᱭᱟᱜᱼᱟ ᱠᱚ ᱛᱚ ᱢᱮᱱᱠᱷᱟᱱ ᱴᱷᱤᱠ ᱜᱮᱭᱟ ᱛᱚᱵᱮᱧ ᱱᱚᱣᱟ ᱵᱷᱤᱰᱤᱭᱳ ᱱᱚᱣᱟ ᱵᱷᱤᱰᱤᱭᱳ ᱫᱚ ᱱᱟᱦᱟᱜ ᱱᱤᱛᱚᱜ ᱤᱧ ᱵᱚᱱᱫᱮᱫ ᱛᱟᱵᱚᱱᱟ ᱟᱥᱟ ᱤᱧ ᱡᱚᱛᱚ ᱯᱮ ᱵᱩᱡᱷᱟᱹᱣ ᱠᱮᱜᱼᱟ ᱡᱚᱦᱟᱨ